ᱥᱟᱱᱛᱟᱲ ᱥᱟᱶᱛᱟ ᱨᱮ ᱟᱵᱚ ᱟᱛᱳ ᱴᱚᱞᱟ ᱨᱮ ᱡᱟᱦᱟᱸᱭ ᱢᱟᱹᱡᱷᱤ ᱡᱚᱜᱽ ᱢᱟᱹᱡᱷᱤ ᱜᱚᱰᱮᱛ ᱱᱟᱭᱠᱮ ᱯᱟᱨᱟᱱᱤᱠ ᱡᱟᱦᱟᱸᱭ ᱫᱚ ᱥᱟᱶᱛᱟ ᱨᱮᱭᱟᱜ ᱟᱺᱜᱤᱵᱷᱟᱨ ᱜᱚᱜ ᱟᱠᱟᱫᱟ ᱱᱩᱠᱩ ᱱᱤᱛ ᱫᱷᱟᱹᱵᱤᱡ ᱛᱮ ᱨᱮᱦᱚᱸ ᱥᱟᱶᱛᱟ ᱨᱮ ᱟᱵᱚᱣᱟᱜ ᱥᱟᱶᱛᱟ ᱚᱠᱟ ᱞᱮᱠᱟᱛᱮ ᱩᱛᱱᱟᱹᱜᱼᱟ ᱚᱠᱟ ᱞᱮᱠᱟᱨᱮ ᱰᱮᱵᱷᱞᱚᱯᱚᱜᱼᱟ ᱟᱨ ᱟᱵᱚ ᱚᱠᱟ ᱞᱮᱠᱟ ᱨᱮᱵᱚ ᱦᱟᱨᱟ ᱵᱩᱨᱩ ᱫᱟᱲᱮᱭᱟᱜᱼᱟ ᱱᱚᱣᱟ ᱠᱚ ᱤᱫᱤ ᱠᱟᱛᱮ ᱦᱚᱸ ᱟᱛᱳ ᱨᱮᱱ ᱢᱚᱬᱮ ᱦᱚᱲ ᱵᱟᱠᱚ ᱵᱤᱪᱟᱹᱨ ᱫᱟᱲᱮᱭᱟᱜ ᱠᱟᱱᱟ᱾ ᱵᱷᱳᱴ ᱢᱟᱱᱮ ᱟᱵᱚ ᱵᱩᱡᱽ ᱞᱟᱜᱟᱣ ᱟᱵᱚᱱᱟ᱾ ᱵᱷᱳᱴ ᱢᱟᱱᱮ ᱫᱚ ᱱᱚᱠᱨᱤ ᱪᱚᱠᱨᱤ, ᱢᱟᱹᱱ ᱥᱚᱱᱢᱟᱱ, ᱨᱳᱡᱽᱜᱟᱨ, ᱤᱡᱽᱡᱚᱛ, ᱪᱟᱥ ᱵᱟᱥ ᱡᱟᱦᱟᱸ ᱫᱚ ᱵᱷᱳᱴ ᱢᱟᱱᱮ ᱵᱟᱵᱚᱱ ᱵᱩᱡᱽ ᱫᱟᱲᱮᱭᱟᱫᱟ᱾ ᱵᱷᱳᱴ ᱢᱟᱱᱮ ᱟᱵᱚ ᱫᱚ ᱵᱟᱧᱪᱟᱣ ᱞᱟᱜᱟᱣ ᱟᱵᱚᱱᱟ ᱢᱟᱹᱱ ᱥᱟᱞᱟᱜ᱾ ᱵᱷᱳᱴ ᱢᱟᱱᱮ ᱟᱵᱚᱣᱟᱜ ᱚᱫᱷᱤᱠᱟᱨ ᱧᱟᱢ ᱨᱮᱭᱟᱜ ᱚᱫᱷᱤᱠᱟᱨ ᱠᱟᱱᱟ ᱡᱟᱦᱟᱸ ᱫᱚ ᱵᱷᱳᱴ ᱛᱟᱞᱟᱛᱮ ᱡᱟᱦᱟᱸ ᱵᱷᱳᱴ ᱛᱟᱞᱟᱛᱮ ᱟᱵᱚ ᱮᱢ ᱮᱞ ᱮ ᱮᱢ ᱯᱤ ᱵᱚᱱ ᱵᱟᱪᱷᱟᱣ ᱫᱟᱲᱮ ᱟᱠᱚᱣᱟ ᱵᱷᱳᱴ ᱛᱟᱞᱟᱛᱮ ᱟᱵᱚ ᱚᱸᱰᱮ ᱟᱵᱚ ᱚᱫᱷᱤᱠᱟᱨ ᱨᱮᱱᱟᱜ ᱠᱟᱛᱷᱟ ᱵᱚᱱ ᱨᱚᱲ ᱫᱟᱲᱮᱭᱟᱜᱼᱟ ᱛᱮᱦᱮᱧ ᱵᱷᱳᱴ ᱢᱟᱱᱮ ᱟᱵᱚ ᱫᱚ ᱱᱤᱭᱟᱹ ᱵᱚᱱ ᱵᱩᱡᱷᱟᱹᱣ ᱠᱮᱜᱼᱟ ᱵᱷᱳᱴ ᱢᱟᱱᱮ ᱦᱟᱺᱰᱤ ᱯᱟᱹᱣᱨᱟᱹ ᱪᱟᱠᱷᱱᱟ ᱫᱷᱩᱛᱤ ᱥᱟᱹᱲᱤ ᱟᱨ ᱯᱷᱩᱴᱵᱚᱞ ᱡᱟᱹᱨᱥᱤ ᱪᱮᱫᱟᱜ ᱥᱮ ᱵᱷᱳᱴ ᱢᱟᱱᱮ ᱟᱵᱚ ᱡᱩᱫᱤ ᱵᱚᱱ ᱵᱩᱡᱟ ᱟᱵᱚᱣᱟᱜ ᱚᱫᱷᱤᱠᱟᱨ ᱨᱮᱭᱟᱜ ᱠᱟᱛᱷᱟ ᱛᱮᱱ ᱨᱟᱡᱽᱟᱹᱨᱤ ᱱᱮᱛᱟ ᱴᱷᱮᱱ ᱟᱵᱚ ᱵᱟᱵᱚ ᱨᱚᱲ ᱫᱟᱲᱮᱭᱟᱜ ᱠᱟᱱᱟ ᱛᱮᱱ ᱵᱟᱝ ᱵᱚ ᱨᱚᱲ ᱫᱟᱲᱮᱭᱟᱜ ᱠᱟᱱᱟ ᱡᱮ ᱟᱹᱛᱩ ᱴᱚᱞᱟ ᱨᱮ ᱡᱟᱦᱮᱨ ᱛᱷᱟᱱ ᱵᱟᱹᱱᱩᱜ ᱛᱟᱞᱮᱭᱟ ᱥᱮ ᱡᱟᱦᱮᱨ ᱛᱷᱟᱱ ᱞᱟᱹᱜᱤᱫ ᱛᱮ ᱡᱟᱭᱜᱟ ᱮᱢᱟ ᱞᱮᱯᱮ ᱢᱤᱫᱴᱮᱱ ᱵᱷᱳᱴ ᱢᱟᱱᱮ ᱢᱤᱫᱴᱮᱱ ᱵᱷᱳᱴ ᱡᱟᱦᱟᱸ ᱫᱚ ᱢᱤᱫ ᱴᱷᱚᱸᱜᱟ ᱠᱷᱟᱹᱡᱟᱹᱲᱤ ᱟᱨ ᱢᱤᱫ ᱪᱩᱯᱩᱫ ᱵᱮᱨᱮᱞ ᱪᱷᱳᱞᱟ ᱟᱨ ᱢᱤᱫᱴᱮᱱ ᱵᱮᱨᱮᱞ ᱢᱟᱹᱨᱤᱪ ᱛᱟᱞᱟᱛᱮ ᱢᱤᱫᱴᱮᱱ ᱵᱷᱳᱴ ᱵᱚᱱ ᱮᱢ ᱦᱚᱴᱚ ᱠᱟᱜ ᱜᱮᱭᱟ ᱢᱮᱱᱠᱷᱟᱱ ᱚᱱᱟ ᱵᱷᱳᱴ ᱨᱮᱭᱟᱜ ᱛᱤᱱᱟᱹᱜ ᱞᱟᱹᱠᱛᱤ ᱢᱮᱱᱟᱜᱼᱟ ᱚᱱᱟ ᱵᱷᱳᱴ ᱨᱮᱭᱟᱜ ᱛᱤᱱᱟᱹᱜ ᱢᱩᱞᱞᱚ ᱱᱤᱭᱟᱹᱜᱮ ᱵᱟᱵᱚᱱ ᱵᱟᱰᱟᱭᱟ ᱟᱫᱚ ᱡᱩᱫᱤ ᱵᱷᱳᱴ ᱢᱟᱱᱮ ᱜᱮ ᱵᱟᱵᱚᱱ ᱵᱩᱡᱟ ᱛᱮᱦᱮᱧ ᱡᱟᱦᱟᱸᱭ ᱱᱮᱛᱟ ᱵᱷᱳᱴ ᱵᱚᱱ ᱮᱢᱟᱭ ᱠᱟᱱᱟ ᱩᱱᱤ ᱥᱟᱹᱨᱤᱜᱮ ᱵᱳᱜᱮ ᱜᱮᱭᱟᱭ ᱥᱮ ᱵᱟᱹᱲᱤᱡ ᱜᱮᱭᱟᱭ ᱩᱱᱤ ᱟᱵᱚ ᱟᱹᱫᱤᱵᱟᱹᱥᱤ ᱠᱚ ᱞᱟᱹᱜᱤᱫ ᱥᱮ ᱟᱵᱚ ᱥᱟᱱᱛᱟᱲ ᱠᱚ ᱞᱟᱹᱜᱤᱫ ᱛᱮ ᱠᱟᱹᱢᱤᱭᱟᱭ ᱛᱚ ᱟᱵᱚᱣᱟᱜ ᱦᱚᱠ ᱟᱹᱭᱫᱟᱹᱨ ᱞᱟᱹᱜᱤᱫ ᱛᱮ ᱥᱚᱝᱵᱤᱫᱷᱟᱱ ᱨᱮᱭᱟᱜ ᱡᱟᱦᱟᱸ ᱢᱳᱣᱞᱤᱠ ᱚᱫᱷᱤᱠᱟᱨ ᱠᱚ ᱢᱮᱱᱟᱜᱼᱟ ᱱᱚᱣᱟ ᱠᱚ ᱤᱫᱤ ᱠᱟᱛᱮ ᱵᱤᱫᱷᱟᱱ ᱥᱚᱵᱷᱟ ᱨᱮ ᱥᱮ ᱞᱳᱠ ᱥᱚᱵᱷᱟ ᱨᱮ ᱥᱮ ᱯᱟᱨᱞᱟᱢᱮᱱᱴ ᱨᱮ ᱟᱵᱚᱣᱟᱜ ᱠᱟᱛᱷᱟ ᱨᱚᱲᱟᱭ ᱛᱚ ᱱᱚᱝᱠᱟᱱᱟᱜ ᱵᱤᱪᱟᱹᱨ ᱟᱵᱚ ᱥᱟᱱᱛᱟᱲ ᱥᱚᱢᱟᱡᱽ ᱨᱮ ᱵᱤᱪᱟᱹᱨ ᱞᱟᱜᱟᱣ ᱟᱵᱚᱱᱟ ᱵᱷᱳᱴ ᱢᱟᱲᱟᱝ ᱨᱮᱵᱚ ᱵᱤᱪᱟᱹᱨᱟ ᱟᱹᱛᱩ ᱴᱚᱞᱟ ᱨᱮ ᱡᱟᱦᱟᱸᱭ ᱢᱚᱬᱮ ᱢᱟᱯᱟᱡᱤ ᱢᱮᱱᱟᱜ ᱵᱚᱱᱟ ᱛᱚᱵᱮ ᱜᱮ ᱟᱹᱛᱩ ᱟᱹᱛᱩ ᱨᱮᱭᱟᱜ ᱡᱟᱦᱟᱸ ᱢᱚᱦᱚᱞ ᱯᱚᱨᱤᱵᱚᱨᱛᱚᱱᱚᱜᱼᱟ ᱡᱟᱦᱟᱸ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱨᱟᱥᱴᱨᱤᱭᱚ ᱱᱮᱛᱟ ᱥᱟᱞᱠᱷᱟᱱ ᱢᱩᱨᱢᱩ ᱟᱹᱭᱩᱨ ᱛᱮ ᱛᱤᱨᱤᱥᱮ ᱮᱯᱨᱤᱞ ᱫᱩ ᱦᱟᱡᱟᱨ ᱵᱟᱭᱤᱥ ᱨᱟᱺᱪᱤ ᱪᱚᱞᱚ ᱨᱮᱞᱤ ᱡᱟᱦᱟᱸ ᱫᱚ ᱡᱷᱟᱲᱠᱷᱚᱸᱰ ᱯᱚᱱᱚᱛ ᱨᱮ ᱥᱟᱱ ᱥᱟᱱᱛᱟᱞᱤ ᱨᱟᱡᱽ ᱵᱷᱟᱥᱟ ᱞᱮᱠᱟᱛᱮ ᱫᱟᱹᱵᱤ ᱫᱚᱦᱚ ᱟᱠᱟᱱᱟ ᱚᱱᱟᱨᱮ ᱥᱟᱱᱟᱢ ᱥᱟᱱᱛᱟᱲ ᱮᱢ ᱮᱞ ᱮ ᱮᱢ ᱯᱤ ᱠᱚ ᱱᱮᱣᱛᱟ ᱢᱮᱱᱟᱜᱼᱟ ᱱᱚᱣᱟ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱜᱮ ᱟᱵᱚ ᱟᱹᱫᱤᱵᱟᱹᱥᱤ ᱥᱮ ᱥᱟᱱᱛᱟᱲ ᱢᱮᱱᱟᱜ ᱵᱚᱱᱟ ᱡᱟᱦᱟᱸ ᱥᱚᱝᱜᱚᱴᱷᱚᱱ ᱨᱮᱜᱮ ᱢᱮᱱᱟᱜ ᱵᱚᱱᱟ ᱢᱮᱱᱠᱷᱟᱱ ᱟᱵᱚ ᱥᱟᱱᱛᱟᱲᱟᱜ ᱡᱟᱦᱟᱸ ᱡᱟᱱᱟᱢ ᱯᱟᱹᱨᱥᱤ, ᱱᱚᱣᱟ ᱡᱟᱱᱟᱢ ᱯᱟᱹᱨᱥᱤ ᱡᱟᱦᱟᱸ ᱥᱟᱱᱛᱟᱞᱤ ᱡᱷᱟᱨᱠᱷᱚᱸᱰ ᱯᱚᱱᱚᱛ ᱨᱮ ᱯᱨᱚᱛᱷᱚᱢ ᱨᱟᱡᱽ ᱵᱷᱟᱥᱟ ᱞᱮᱠᱟᱛᱮ ᱢᱟᱱᱚᱛ ᱮ ᱧᱟᱢ ᱢᱟᱭ, ᱱᱚᱣᱟ ᱞᱟᱹᱜᱤᱫ ᱛᱮ ᱪᱚᱞᱚ ᱵᱚ ᱟᱹᱫᱤᱵᱟᱹᱥᱤ ᱥᱮᱸᱜᱮᱞ ᱚᱵᱷᱤᱡᱟᱱ ᱨᱟᱥᱴᱨᱤᱭᱚ ᱱᱮᱛᱟ ᱥᱟᱞᱠᱷᱟᱱ ᱢᱩᱨᱢᱩ ᱟᱹᱭᱩᱨ ᱛᱮ ᱡᱟᱦᱟᱸ ᱫᱚ ᱰᱟᱠᱨᱟ ᱟᱠᱟᱱᱟ ᱥᱟᱱᱟᱢ ᱠᱚᱜᱮ ᱫᱮ ᱫᱮᱞᱟ ᱱᱚᱣᱟ ᱨᱟᱡᱽ ᱵᱷᱟᱥᱟ ᱨᱮᱞᱤ ᱨᱮ᱾